ᱡᱚᱦᱟᱨ ᱜᱮ ᱥᱟᱱᱟᱢ ᱠᱚ ᱥᱟᱹᱜᱩᱱ ᱫᱟᱨᱟᱢ ᱤᱧᱟᱹᱜ ᱨᱮᱱᱩᱣᱟᱥ ᱫᱟ ᱭᱩᱴᱩᱵᱽ ᱪᱮᱱᱮᱞ ᱨᱮ ᱟᱨ ᱪᱮᱫ ᱞᱮᱠᱟ ᱢᱮᱱᱟᱜ ᱯᱮ ᱛᱟᱵᱚᱱ ᱟᱥᱟ ᱤᱧ ᱡᱚᱛᱚ ᱦᱚᱲ ᱵᱮᱥ ᱜᱮ ᱢᱮᱱᱟᱜ ᱯᱮᱭᱟ ᱟᱨ ᱟᱹᱰᱤ ᱫᱤᱱ ᱵᱟᱫᱽ ᱵᱞᱚᱜ ᱟᱹᱜᱩ ᱠᱟᱛᱮᱧ ᱦᱮᱡ ᱟᱠᱟᱱᱟ ᱥᱚ ᱨᱟᱹᱥᱠᱟᱹ ᱠᱚ ᱯᱟᱨᱟᱹᱣ ᱠᱟᱛᱮ ᱜᱤᱧ ᱦᱮᱡ ᱟᱠᱟᱱᱟ ᱱᱟᱦᱟᱜ ᱚᱲᱟᱜ ᱨᱮ ᱵᱟᱯᱞᱟ ᱢᱮᱱᱟᱜᱼᱟ ᱥᱚ ᱚᱱᱟ ᱞᱟᱹᱜᱤᱫ ᱛᱮ ᱱᱤᱛᱚᱝ ᱥᱚᱯᱤᱝ ᱛᱮ ᱪᱟᱞᱟᱣ ᱦᱩᱭᱩᱜ ᱞᱟᱹᱜᱤᱫᱼᱟ ᱤᱧ ᱫᱤᱫᱤ ᱱᱟᱦᱟᱜ ᱟᱨ ᱛᱚ ᱜᱚᱱᱚᱝ ᱞᱮ ᱟᱹᱜᱩᱭᱮᱫᱼᱟ ᱦᱮᱸ ᱥᱮ ᱛᱚ ᱚᱱᱟ ᱞᱟᱹᱜᱤᱫ ᱛᱮᱜᱮ ᱛᱮᱭᱟᱨᱤ ᱠᱚ ᱟᱫᱷᱟ ᱦᱩᱭ ᱟᱠᱟᱱᱟ ᱟᱨ ᱟᱫᱷᱟ ᱠᱤᱨᱤᱧ ᱠᱚ ᱵᱟᱹᱠᱤ ᱢᱮᱱᱟᱜᱼᱟ ᱛᱚ ᱚᱱᱟ ᱞᱟᱹᱜᱤᱫ ᱛᱮᱜᱮ ᱥᱚᱯᱤᱝ ᱪᱟᱞᱟᱣ ᱦᱩᱭᱩᱜ ᱠᱟᱱᱟ ᱟᱨ ᱵᱞᱚᱜᱽ ᱨᱮ ᱠᱚᱱᱴᱤᱱᱤᱭᱩ ᱛᱟᱦᱮᱱ ᱯᱮ ᱛᱟᱵᱚᱱ ᱟᱨ ᱛᱮᱦᱮᱧ ᱫᱚ ᱱᱟᱦᱟᱜ ᱠᱤᱨᱤᱧ ᱵᱟᱲᱟ ᱠᱚᱜᱮ

ᱟᱹᱞᱤᱧᱟᱜ ᱟᱱᱫᱟᱡᱟ ᱛᱮᱜᱮ ᱥᱟᱭᱤᱡᱽ ᱢᱟ ᱵᱟᱹᱞᱤᱧ ᱵᱟᱰᱟᱭ ᱨᱮᱦᱚᱸ ᱧᱮᱞᱮᱜᱼᱟ ᱞᱤᱧ ᱟᱨ ᱱᱚᱰᱮ ᱫᱚ ᱵᱤᱴᱤ ᱞᱟᱹᱜᱤᱫ ᱦᱚᱸᱧ ᱧᱮᱞᱮᱜᱼᱟ ᱦᱮᱸ ᱥᱮ ᱱᱤᱛᱚᱜ ᱢᱟ ᱥᱮᱬᱟ ᱤᱫᱤᱜ ᱠᱟᱱᱟᱭ ᱠᱩᱲᱤ ᱜᱤᱫᱽᱨᱟᱹ ᱛᱟᱞᱮ ᱮᱱᱠᱷᱟᱱ ᱫᱚ ᱛᱤᱱᱟᱹᱜ ᱜᱟᱱ ᱦᱳᱭ ᱱᱟ ᱦᱟᱛᱟᱣᱟ ᱯᱷᱤᱨ ᱱᱚᱰᱮ ᱟᱹᱞᱤᱧ ᱞᱟᱹᱜᱤᱫ ᱦᱟᱸᱜ ᱵᱮᱜᱽ ᱞᱤᱧ ᱦᱟᱛᱟᱣ ᱞᱟᱹᱜᱤᱫᱼᱟ ᱪᱮᱫᱟᱜ ᱥᱮ ᱥᱟᱢᱟᱱ ᱠᱚᱦᱚᱸ ᱤᱫᱤ ᱦᱩᱭᱩᱜᱼᱟ ᱥᱮ ᱚᱱᱟ ᱞᱟᱹᱜᱤᱫ ᱛᱮ ᱟᱨ ᱱᱚᱰᱮ ᱦᱚᱸ ᱞᱩᱜᱽᱲᱤᱡ ᱤᱧ ᱧᱮᱞᱮᱜᱼᱟ ᱥᱩᱛᱤ ᱵᱟᱠᱷᱨᱟ ᱜᱮᱥᱮ ᱜᱚᱨᱢᱤ ᱫᱤᱱ ᱠᱟᱱᱟ ᱛᱚ ᱚᱱᱟ ᱦᱤᱥᱟᱹᱵ ᱛᱮᱦᱚᱸ ᱧᱮᱞ ᱦᱩᱭᱩᱜᱼᱟ ᱥᱩᱛᱤ ᱵᱟᱞᱟ ᱞᱩᱜᱽᱲᱤ ᱠᱷᱟᱱ ᱫᱚ ᱵᱮᱥ ᱫᱷᱟᱨᱟ ᱠᱚᱢᱯᱷᱚᱨᱴᱮᱵᱚᱞ ᱫᱷᱟᱨᱟ ᱜᱤᱫᱽᱨᱟᱹ ᱦᱚᱯᱚᱱᱮ ᱦᱚᱨᱚᱜᱟ ᱥᱮ ᱵᱟᱝ ᱚᱱᱟᱜᱮ ᱧᱮᱞ ᱦᱩᱭᱩᱜ ᱠᱟᱱᱟ

ᱟᱨ ᱱᱚᱣᱟ ᱫᱚ ᱛᱚ ᱵᱤᱴᱤ ᱞᱟᱹᱜᱤᱫ ᱜᱮ ᱵᱟᱨᱭᱟ ᱵᱟᱨᱭᱟ ᱦᱟᱛᱟᱣ ᱠᱟᱱᱟ ᱟᱨ ᱱᱚᱣᱟ ᱫᱤᱫᱤ ᱞᱟᱹᱜᱤᱫ ᱱᱚᱣᱟ ᱥᱟᱹᱲᱤ ᱵᱞᱟᱣᱩᱡᱽ ᱫᱚᱞᱮ ᱥᱤᱞᱟᱹᱭ ᱦᱚᱪᱚ ᱠᱟᱫᱮᱭᱟ ᱦᱟᱸᱜ ᱱᱚᱝᱠᱟ ᱰᱤᱡᱟᱭᱤᱱ ᱢᱮᱱᱟᱜᱼᱟ ᱱᱚᱛᱮ ᱟᱨ ᱱᱚᱣᱟ ᱫᱷᱩᱛᱤ ᱱᱚᱣᱟ ᱥᱟᱨᱴ ᱱᱚᱣᱟ ᱛᱮᱧᱟᱝ ᱞᱟᱹᱜᱤᱫ ᱱᱚᱣᱟ ᱫᱚ ᱚᱱᱞᱟᱭᱤᱱ ᱥᱟᱹᱲᱤ ᱞᱮ ᱚᱰᱟᱨ ᱞᱟᱜ ᱛᱟᱦᱮᱱ ᱥᱤᱢᱯᱚᱞ ᱜᱮᱭᱟ ᱟᱨ ᱱᱚᱣᱟ ᱵᱞᱟᱣᱩᱡᱽ ᱯᱤᱥ ᱢᱮᱱᱟᱜᱼᱟ ᱠᱟᱫᱮᱭᱟ ᱠᱟᱹᱢᱤ ᱫᱚ ᱥᱟᱯᱟᱭ ᱚᱱᱠᱟᱭ ᱫᱚ ᱟᱨ ᱱᱚᱣᱟ ᱫᱚ ᱞᱚᱴᱟ ᱠᱤᱨᱤᱧ ᱞᱤᱧ ᱪᱟᱞᱟᱣ ᱪᱟᱞᱟᱣ ᱛᱟᱨᱟ ᱞᱮᱱᱟ ᱛᱟᱦᱮᱱ ᱟᱫᱚ ᱩᱱᱟᱹᱜ ᱥᱤᱛᱩᱝ ᱛᱟᱦᱮᱸ ᱞᱮᱱᱟ ᱥᱮ ᱮᱱᱠᱷᱟᱱ ᱫᱚ ᱚᱱᱟ ᱞᱟᱹᱜᱤᱫ ᱛᱮ ᱵᱟᱹᱧ ᱫᱮᱠᱷᱟᱣ ᱞᱟᱜᱼᱟ ᱚᱲᱟᱜ ᱨᱮ ᱰᱟᱭᱨᱮᱠᱴ ᱤᱧ ᱫᱮᱠᱷᱟᱣᱮᱫᱼᱟ ᱱᱚᱣᱟ ᱠᱟᱥᱟ ᱵᱟᱹᱴᱤ ᱱᱚᱣᱟ ᱫᱚ ᱜᱤᱱᱟᱹ ᱠᱟᱱᱟ

ᱛᱚ ᱴᱷᱤᱠ ᱜᱮᱭᱟ ᱛᱚᱵᱮ ᱛᱮᱦᱮᱧ ᱟᱯᱞᱳᱰ ᱫᱚ ᱱᱤᱝᱠᱟᱹ ᱜᱮ ᱟᱨ ᱧᱟᱯᱟᱢ ᱟᱵᱚ ᱱᱮᱠᱥᱴ ᱵᱞᱚᱜ ᱨᱮ ᱴᱷᱤᱠ ᱜᱮᱭᱟ ᱛᱚᱵᱮ ᱥᱟᱱᱟᱢ ᱵᱩᱡᱷᱟᱹᱣ ᱟᱨ ᱡᱟᱦᱟᱸᱭ ᱠᱚ ᱱᱤᱭᱟᱹ ᱜᱮ ᱯᱮᱡᱽ ᱪᱮᱱᱮᱞ ᱥᱟᱵᱥᱠᱨᱟᱭᱤᱵ ᱟᱞᱚᱵᱚᱱ ᱦᱤᱲᱤᱧᱟ ᱛᱚᱵᱮ